ᱠᱟᱱ ᱛᱟᱵᱚᱱᱟ ᱱᱚᱣᱟ ᱞᱮ ᱪᱟᱞᱟᱜ ᱠᱟᱱᱟ ᱥᱚᱛᱯᱩᱨ ᱰᱟᱦᱟᱨ ᱛᱮ ᱟᱨ ᱛᱟᱭᱚᱢ ᱨᱮ ᱯᱮᱥᱮᱧᱡᱟᱨ ᱢᱮᱱᱟᱜ ᱠᱚᱛᱤᱧᱟ ᱟᱨ ᱱᱚᱣᱟ ᱵᱤᱨ ᱰᱟᱦᱟᱨ ᱪᱮᱫ ᱞᱮᱠᱟ ᱧᱮᱞᱚᱜ ᱠᱟᱱ ᱛᱟᱵᱚᱱᱟ ᱧᱮᱞ ᱛᱟᱵᱚᱱ ᱠᱚ ᱟᱯᱮ ᱦᱚᱸ ᱟᱹᱰᱤ ᱢᱚᱡᱽ ᱥᱤᱱᱟᱨᱤ ᱧᱮᱞᱚᱜ ᱠᱟᱱ ᱛᱟᱵᱚᱱᱟ ᱧᱮᱞ ᱛᱟᱵᱚᱱ ᱯᱮ ᱱᱚᱝᱠᱟᱱ ᱵᱷᱤᱰᱤᱭᱳ ᱧᱮᱞ ᱞᱟᱹᱜᱤᱫ ᱱᱚᱣᱟ ᱪᱮᱱᱮᱞ ᱛᱟᱵᱚᱱ ᱥᱟᱵᱥᱠᱨᱟᱭᱤᱵ ᱛᱟᱵᱚᱱ ᱯᱮ ᱟᱨ ᱥᱮᱭᱟᱨ ᱛᱟᱵᱚᱱ ᱯᱮ ᱟᱨ ᱛᱟᱭᱚᱢ ᱨᱮ ᱯᱮᱥᱮᱱᱡᱟᱨ ᱯᱮ ᱧᱮᱞ ᱫᱟᱲᱮ ᱠᱚ ᱛᱟᱵᱚᱱ ᱠᱟᱱᱟ ᱟᱹᱰᱤ ᱨᱟᱹᱥᱠᱟᱹ ᱞᱮ ᱪᱟᱞᱟᱜ ᱠᱟᱱᱟ ᱟᱨ ᱰᱟᱦᱟᱨ ᱰᱟᱦᱟᱨ ᱛᱮ ᱜᱟᱹᱰᱤ ᱠᱚᱦᱚᱸ ᱞᱮ ᱧᱮᱞ ᱤᱫᱤ ᱛᱚᱨᱟᱭᱮᱫ ᱠᱚᱣᱟ ᱡᱩᱫᱤ ᱜᱟᱹᱰᱤ ᱧᱮᱞ ᱯᱮ ᱦᱤᱡᱩᱜ ᱛᱟᱵᱚᱱ ᱠᱷᱟᱱ ᱡᱟᱦᱟᱸ ᱛᱤᱥ ᱱᱚᱣᱟ ᱥᱚᱠ ᱠᱚ ᱰᱟᱦᱟᱨ ᱛᱮ ᱦᱤᱡᱩᱜ ᱛᱟᱵᱚᱱ ᱯᱮ ᱛᱤᱱᱟᱹᱜ ᱜᱟᱹᱰᱤ ᱯᱮ ᱧᱮᱞ ᱠᱚᱣᱟ ᱦᱤᱡᱩᱜ ᱯᱮ ᱵᱷᱚᱡᱽ ᱡᱚᱢ ᱞᱮ ᱪᱟᱞᱟᱜ ᱠᱟᱱᱟ ᱟᱞᱮ ᱠᱚ ᱱᱚᱜᱼᱚᱭ ᱯᱮ ᱧᱮᱞ ᱫᱟᱲᱮᱭᱟᱛᱟᱵᱚᱱ ᱠᱟᱱᱟ ᱵᱟᱹᱭᱦᱟᱹᱲ ᱟᱨ ᱱᱚᱣᱟ ᱵᱟᱹᱭᱦᱟᱹᱲ ᱨᱮᱫᱚ ᱦᱩᱲᱩ ᱠᱚ ᱨᱚᱦᱚᱭᱟ ᱟᱨ ᱱᱚᱣᱟ ᱫᱚ ᱵᱤᱨ ᱮᱞᱟᱠᱟ ᱠᱟᱱᱟ ᱟᱨ ᱱᱮᱛᱟᱨ ᱫᱚ ᱟᱹᱰᱤ ᱢᱚᱡᱽ ᱨᱚᱦᱚᱭ ᱡᱟᱭᱜᱟ ᱠᱚ ᱵᱮᱱᱟᱣ ᱠᱟᱫᱟ ᱟᱹᱰᱤ ᱢᱚᱡᱽ ᱠᱚ ᱪᱟᱥᱵᱟᱥᱚᱜ ᱠᱟᱱᱟ ᱟᱨ ᱱᱚᱣᱟ ᱱᱟᱠᱷᱟ ᱦᱚᱸ ᱢᱮᱱᱟᱜᱼᱟ ᱱᱚᱜᱼᱚᱭ ᱢᱳᱦᱚᱱ ᱴᱚᱞᱟ ᱵᱟᱹᱭᱦᱟᱹᱲ ᱟᱹᱰᱤ ᱢᱚᱡᱽ ᱧᱮᱞᱚᱜ ᱠᱟᱱᱟ ᱡᱩᱫᱤ ᱟᱯᱮ ᱱᱚᱣᱟ ᱵᱷᱤᱰᱤᱭᱳ ᱧᱮᱞ ᱠᱟᱛᱮ ᱢᱚᱡᱽ ᱯᱮ ᱵᱩᱡᱷᱟᱹᱣ ᱠᱟᱱ ᱠᱷᱟᱡ ᱞᱟᱭᱤᱠ ᱟᱨ ᱥᱮᱭᱟᱨ ᱫᱚ ᱟᱞᱚᱯᱮ ᱦᱤᱲᱤᱧ ᱛᱟᱵᱚᱱᱟ ᱟᱨ ᱪᱮᱱᱮᱞ ᱛᱟᱵᱚᱱ ᱥᱟᱵᱥᱠᱨᱟᱭᱤᱵ ᱫᱚᱦᱚ ᱠᱟᱛᱟᱵᱚᱱ ᱯᱮ ᱟᱨ ᱱᱩᱭ ᱛᱟᱞᱟ ᱨᱳᱰ ᱨᱮ ᱰᱟᱝᱨᱟᱭ ᱜᱤᱛᱤᱡ ᱠᱟᱱ ᱛᱟᱵᱚᱱᱟ

ᱱᱚᱣᱟ ᱫᱚ ᱢᱚᱦᱟᱢᱟᱭ ᱢᱚᱱᱫᱤᱨ ᱢᱚᱦᱟᱢᱟᱭ ᱢᱚᱱᱫᱤᱨ ᱠᱟᱱᱟ ᱱᱚᱣᱟ ᱫᱚ